ᱨᱟᱹᱜᱤ ᱢᱤᱫ ᱥᱮᱸᱜᱮᱞ ᱠᱟᱱᱟ ᱢᱤᱫ ᱰᱚᱸᱰᱮ ᱠᱷᱟᱱ ᱠᱩᱥᱤ ᱨᱟᱹᱥᱠᱟᱹ ᱡᱚᱛᱚᱭ ᱨᱟᱯᱟᱜ ᱨᱚᱸᱜᱚ ᱞᱚ ᱛᱚᱨᱚᱡ ᱠᱟᱜᱼᱟ ᱨᱟᱹᱜᱤ ᱫᱚ ᱵᱟᱱ ᱜᱟᱰᱟ ᱫᱟᱜ ᱦᱚᱸ ᱠᱟᱱᱟ ᱥᱩᱠ ᱥᱟᱹᱱᱛᱤ ᱠᱚᱭ ᱵᱚᱦᱮᱞ ᱟᱹᱛᱩ ᱜᱤᱰᱤ ᱜᱚᱫ ᱠᱟᱜᱼᱟ ᱨᱟᱹᱜᱤ ᱵᱷᱟᱹᱱᱰᱩ ᱞᱮᱠᱟ ᱦᱚᱸ ᱥᱤᱵᱤᱞ ᱥᱟᱹᱜᱟᱹᱭ ᱠᱚᱭ ᱚᱴᱟᱝ ᱩᱡᱟᱹᱲ ᱯᱷᱟᱫᱟᱭ ᱛᱮ ᱥᱟᱹᱜᱟᱹᱭ ᱠᱟᱸᱜᱟᱲ ᱚᱴᱚ ᱠᱟᱢᱟ ᱨᱟᱹᱜᱤ ᱠᱷᱟᱱ ᱢᱟᱹᱱᱢᱤ ᱡᱤᱵᱚᱱ ᱨᱮ ᱫᱩᱠ ᱜᱮ ᱦᱤᱡᱩᱜᱼᱟ ᱨᱟᱹᱜᱤ ᱡᱟᱭᱜᱟ ᱨᱮ ᱜᱚᱨᱚᱡᱽ ᱫᱩᱞᱟᱹᱲ ᱛᱟᱦᱮᱱ ᱠᱷᱟᱱ ᱥᱩᱠ ᱥᱩᱞᱩᱠ ᱥᱩᱜᱩᱲᱚᱜᱼᱟ ᱥᱟᱹᱜᱟᱹᱭ ᱨᱮ ᱨᱟᱹᱜᱤ ᱞᱮᱱᱠᱷᱟᱱ ᱪᱮᱫ ᱞᱮᱠᱟ ᱦᱚᱭᱨᱟᱱ ᱦᱟᱨᱠᱮᱛ ᱨᱮ ᱯᱟᱲᱟᱣᱟ ᱫᱮᱞᱟ ᱵᱚ ᱵᱟᱰᱟᱭᱟ ᱠᱟᱹᱦᱱᱤ ᱛᱟᱞᱟᱛᱮ ᱨᱟᱢᱚ ᱟᱹᱰᱤ ᱢᱮᱦᱱᱚᱛᱤ ᱟᱨ ᱠᱷᱟᱹᱴᱩᱣᱟᱹ ᱜᱮ ᱨᱮᱦᱚᱸᱭ ᱠᱟᱹᱴᱤᱡ ᱪᱩᱞᱟᱝ ᱦᱩᱰᱤᱧ ᱦᱩᱰᱤᱧ ᱠᱟᱛᱷᱟ ᱨᱮ ᱟᱹᱰᱤ ᱟᱸᱴ ᱨᱟᱹᱜᱤᱜ ᱛᱟᱦᱮᱱᱮ᱾ ᱨᱟᱹᱜᱤ ᱛᱮ ᱟᱸᱫᱷᱟ ᱠᱟᱛᱮ ᱟᱡ ᱥᱟᱢᱟᱝ ᱨᱤᱱ ᱦᱚᱲ ᱵᱩᱜᱤ ᱵᱟᱹᱲᱤᱡ ᱠᱟᱛᱷᱟᱭ ᱟᱸᱡᱚᱢ ᱟᱠᱚ ᱛᱟᱦᱮᱸᱫ᱾ ᱡᱟᱦᱟᱸ ᱠᱷᱟᱹᱛᱤᱨ ᱟᱹᱛᱩ ᱨᱤᱱ ᱥᱟᱹᱭ ᱵᱷᱟᱹᱭ ᱟᱨ ᱯᱮᱲᱟ ᱦᱚᱲ ᱠᱚᱦᱚᱸ ᱢᱤᱫ ᱫᱤᱱ ᱟᱡ ᱴᱷᱮᱱ ᱠᱷᱚᱱ ᱠᱚ ᱥᱟᱦᱟ ᱯᱷᱟᱨᱟᱠ ᱪᱟᱵᱟ ᱮᱱᱟ᱾ ᱤᱠᱷᱟᱹᱱ ᱨᱟᱢᱚ ᱟᱡ ᱵᱟᱹᱦᱩ ᱫᱚ ᱢᱤᱫ ᱫᱷᱤᱨᱢᱚᱱ ᱟᱨ ᱟᱹᱠᱤᱞᱟᱱ ᱵᱟᱹᱦᱩ ᱠᱩᱲᱤ ᱛᱟᱦᱮᱸ ᱞᱟᱱᱟᱭ᱾ ᱟᱹᱰᱤ ᱫᱷᱟᱣ ᱨᱟᱢᱚᱭ ᱢᱮᱱ ᱟᱠᱟ ᱦᱟᱫ ᱫᱮᱭᱟ, ᱨᱟᱹᱜᱤ ᱫᱚ ᱥᱮᱸᱜᱮᱞ ᱴᱷᱩᱴᱠᱟᱹᱜ ᱞᱮᱠᱟᱱᱟᱜ ᱡᱤᱱᱤᱥ ᱠᱟᱱᱟ ᱯᱩᱭᱞᱩ ᱫᱚ ᱱᱤᱡᱮᱢ ᱡᱩᱞᱩᱜᱼᱟ ᱚᱱᱟ ᱛᱟᱭᱚᱢ ᱦᱚᱲ ᱦᱚᱢ ᱞᱚ ᱟᱛᱟᱨ ᱠᱚᱣᱟ ᱚᱱᱟᱛᱮ ᱢᱟᱹᱨᱤ ᱡᱚᱢ ᱟᱠᱟᱫ ᱞᱮᱠᱟ ᱪᱟᱲᱪᱟᱲᱟᱣ ᱜᱮᱫᱚ ᱟᱞᱚᱢ ᱨᱚᱲᱟ ᱡᱤᱭᱟᱹᱲ ᱨᱟᱲᱮᱡ ᱱᱟᱯᱟᱭ ᱨᱚᱲ ᱞᱟᱹᱜᱤᱫ ᱪᱮᱥᱴᱟᱭ ᱢᱮ ᱟᱡ ᱵᱟᱹᱦᱩᱣᱟᱜ ᱱᱚᱣᱟ ᱠᱟᱛᱷᱟ ᱟᱸᱡᱚᱢ ᱠᱟᱛᱮ ᱨᱟᱢᱩ ᱢᱚᱱᱮᱛᱮ ᱵᱷᱟᱹᱵᱤᱭᱟᱭ ᱡᱩᱫᱤ ᱤᱧ ᱵᱟᱹᱧ ᱨᱟᱹᱜᱤᱜᱼᱟ ᱮᱱᱠᱷᱟᱱ ᱢᱟ ᱦᱚᱲ ᱫᱩᱨᱵᱚᱞ ᱠᱚ ᱵᱷᱟᱹᱵᱤᱧᱟ ᱟᱨ ᱵᱟᱠᱚ ᱠᱷᱟᱹᱛᱤᱨ ᱵᱚᱛᱚᱨᱟᱹᱧᱟ ᱢᱤᱫ ᱫᱤᱱ ᱦᱤᱞᱳᱜᱟᱜ ᱠᱟᱛᱷᱟ ᱨᱟᱢᱩ ᱵᱟᱹᱫᱽ ᱨᱮ ᱥᱤᱭᱳᱜ ᱠᱟᱱ ᱛᱟᱦᱮᱱᱮ ᱟᱡᱤᱡ ᱦᱚᱯᱚᱱ ᱢᱚᱦᱚᱱ ᱧᱩ ᱞᱟᱹᱜᱤᱫ ᱫᱟᱜ ᱟᱹᱜᱩᱣᱟᱭ ᱠᱟᱱ ᱡᱷᱚᱜ ᱵᱟᱹᱫᱽ ᱟᱲᱮ ᱨᱮ ᱡᱟᱸᱜᱟ ᱛᱟᱭ ᱞᱮᱸᱡᱮᱫ ᱮᱱ ᱠᱷᱟᱹᱛᱤᱨ ᱪᱩᱠᱟᱹᱜ ᱨᱮᱱᱟᱝ ᱥᱟᱱᱟᱢ ᱫᱟᱜ ᱦᱤᱨᱤᱡ ᱮᱱᱟ᱾ ᱱᱚᱣᱟ ᱧᱮᱞ ᱠᱟᱛᱮ ᱨᱟᱢᱚ ᱟᱹᱰᱤ ᱟᱸᱴ ᱨᱟᱹᱜᱤᱜ ᱟᱭ᱾ ᱨᱟᱹᱜᱤ ᱛᱮ ᱰᱟᱴᱟ ᱛᱚᱜᱚᱡ ᱟᱛᱮ ᱜᱟᱨᱡᱟᱣ ᱟᱭ᱾ ᱮᱜᱮᱨᱮᱭᱟᱭ ᱢᱚᱦᱚᱱ᱾ ᱢᱮᱛᱟᱭᱟᱭ, ᱟᱢ ᱫᱚ ᱢᱤᱫᱴᱟᱹᱝ ᱦᱚᱸ ᱠᱟᱹᱢᱤ ᱴᱷᱤᱠ ᱛᱮ ᱵᱟᱢ ᱠᱟᱹᱢᱤ ᱫᱟᱲᱮᱭᱟᱜᱼᱟ, ᱮᱠᱷᱮᱱ ᱡᱚᱡᱚᱢ ᱪᱷᱟᱰᱟ ᱠᱟᱛᱮ᱾ ᱢᱳᱦᱚᱱ ᱟᱡ ᱵᱟᱵᱟ ᱦᱟᱜ ᱱᱚᱣᱟ ᱠᱟᱛᱷᱟ ᱟᱸᱡᱚᱢ ᱠᱟᱛᱮ ᱟᱹᱰᱤ ᱥᱚᱠᱛᱚ ᱵᱚᱛᱚᱨᱚᱜ ᱟᱭ᱾ ᱢᱮᱫ ᱠᱷᱚᱱᱟᱜ ᱢᱮᱫ ᱫᱟᱜ ᱜᱮᱛᱟᱭ ᱡᱚᱨᱚ ᱜᱚᱫᱚᱜᱼᱟ ᱦᱤᱰᱤᱨ ᱦᱤᱰᱤᱨ᱾ ᱤᱱᱟᱹ ᱦᱤᱞᱚᱜ ᱠᱷᱚᱱᱟᱜ ᱟᱡ ᱵᱟᱵᱟ ᱥᱩᱢᱟᱝ ᱛᱮ ᱦᱤᱡᱩᱜ ᱦᱚᱸ ᱵᱚᱛᱚᱨᱚᱜ ᱟᱭ ᱵᱩᱜᱤ ᱛᱟᱨᱟ᱾ ᱢᱳᱦᱚᱱ ᱟᱜ ᱵᱚᱛᱚᱨ ᱵᱚᱛᱚᱨ ᱦᱟᱵᱽ ᱵᱷᱟᱵᱽ ᱧᱮᱞ ᱠᱟᱛᱮ ᱢᱤᱫ ᱫᱤᱱ ᱦᱤᱞᱚᱜ ᱟᱡ ᱟᱭᱳ ᱠᱩᱞᱤᱭᱮᱭᱟᱭ, ᱪᱮᱫ ᱞᱟᱹᱜᱤᱫ ᱵᱮᱴᱟ ᱟᱢ ᱵᱟᱵᱟᱢ ᱧᱮᱞᱮ ᱠᱟᱱ ᱠᱷᱟᱱ ᱩᱠᱩᱜ ᱠᱟᱱᱟᱢ? ᱮᱱᱠᱷᱟᱱ ᱢᱳᱦᱚᱱ ᱞᱟᱹᱭ ᱟᱭᱟᱭ ᱟᱡ ᱟᱭᱳ ᱟᱡ ᱵᱟᱵᱟ ᱦᱟᱜ ᱤᱱᱟᱹ ᱦᱤᱞᱚᱜᱟᱜ ᱵᱟᱹᱫᱽ ᱨᱮ ᱠᱟᱹᱡ ᱪᱩᱞᱟᱹᱝ ᱵᱷᱩᱞ ᱞᱟᱹᱜᱤᱫ ᱮᱜᱮᱨ ᱠᱟᱛᱷᱟ ᱚᱱᱟ ᱛᱟᱭᱱᱚᱢ ᱛᱮ ᱨᱟᱢᱚ ᱟᱡ ᱵᱟᱹᱦᱩ ᱨᱟᱢᱚ ᱢᱤᱫ ᱫᱤᱱ ᱦᱤᱞᱚᱜ ᱫᱟᱠᱟᱭ ᱞᱩᱭᱟᱭ ᱛᱮ ᱟᱡ ᱥᱩᱨ ᱨᱮ ᱫᱩᱲᱩᱵ ᱠᱟᱛᱮ ᱢᱮᱛᱟᱭᱟᱭ ᱨᱟᱹᱜᱤ ᱫᱚ ᱢᱟᱹᱱᱢᱤ ᱨᱤᱱ ᱡᱚᱛᱚ ᱠᱷᱚᱱᱟᱜ ᱢᱟᱨᱟᱝ ᱵᱟᱹᱭᱨᱤ ᱠᱟᱱᱟᱭ ᱡᱟᱦᱟᱸ ᱫᱚ ᱱᱟᱯᱟᱭ ᱥᱟᱹᱜᱟᱹᱭ ᱵᱟᱹᱲᱤᱡᱟᱭ ᱥᱟᱶᱛᱮ ᱠᱩᱥᱤ ᱨᱟᱹᱥᱠᱟᱹ ᱦᱚᱸ ᱞᱩᱴᱤ ᱠᱷᱚᱱᱮ ᱤᱬᱤᱡᱟ ᱟᱡ ᱵᱟᱹᱦᱩᱣᱟᱜ ᱱᱚᱣᱟ ᱠᱟᱛᱷᱟ ᱟᱸᱡᱚᱢ ᱠᱟᱛᱮ ᱨᱟᱢᱚ ᱪᱮᱫ ᱦᱚᱸ ᱵᱟᱭ ᱢᱮᱱᱟ ᱠᱷᱟᱹᱞᱤ ᱵᱷᱟᱹᱵᱤᱭᱟᱭ ᱤᱱᱠᱟᱹ ᱱᱟᱥᱮ ᱪᱷᱚᱲᱮ ᱨᱟᱹᱜᱤ ᱫᱚ ᱫᱚᱨᱠᱟᱨ ᱜᱮᱭᱟ ᱱᱩᱭ ᱱᱚᱰᱮ ᱟᱹᱰᱤ ᱢᱟᱨᱟᱝ ᱯᱚᱸᱰᱤᱛ ᱵᱮᱱᱟᱜ ᱠᱟᱱᱟᱭ ᱟᱨ ᱥᱤᱠᱷᱱᱟᱹᱛ ᱮ ᱤᱢᱟᱹᱧ ᱠᱟᱱᱟ ᱚᱱᱠᱟ ᱜᱮ ᱟᱨ ᱢᱤᱫ ᱫᱤᱱ ᱦᱤᱞᱳᱜ ᱨᱟᱢᱚ ᱦᱟᱴ ᱛᱮ ᱠᱤᱨᱤᱧ ᱪᱟᱞᱟᱣ ᱞᱮᱱᱟᱭ ᱦᱟᱴ ᱨᱮ ᱠᱤᱨᱤᱧ ᱠᱟᱱ ᱡᱚᱦᱚᱜ ᱦᱩᱰᱤᱧ ᱦᱩᱰᱤᱧ ᱠᱟᱛᱷᱟ ᱞᱟᱹᱜᱤᱫ ᱫᱚᱠᱟᱱ ᱵᱟᱞᱟ ᱥᱟᱶ ᱱᱮᱭᱟᱣ ᱟᱭ ᱱᱩᱠᱤᱱᱟᱜ ᱨᱚᱯᱚᱲ ᱨᱟᱯᱟᱪᱟᱜ ᱟᱸᱡᱚᱢ ᱠᱟᱛᱮ ᱦᱚᱲ ᱠᱚ ᱡᱟᱣᱨᱟᱜᱼᱟ ᱛᱤᱱᱟᱹᱜ ᱜᱟᱱ ᱦᱚᱲ ᱠᱟᱛᱷᱟ ᱪᱮᱫ ᱠᱟᱱᱟ ᱢᱮᱱᱛᱮ ᱵᱟᱰᱟᱭ ᱥᱟᱱᱟ ᱠᱚᱣᱟ ᱠᱩᱞᱤ ᱵᱩᱡᱷᱟᱹᱣ ᱠᱟᱛᱮ ᱠᱚ ᱵᱟᱰᱟᱭ ᱧᱟᱢᱟ ᱵᱟᱝᱢᱟ ᱵᱷᱩᱞ ᱫᱚ ᱱᱩᱭ ᱨᱟᱢᱚᱣᱟᱜ ᱜᱮ ᱩᱱ ᱨᱮᱦᱚᱸ ᱨᱟᱢᱚ ᱟᱹᱰᱤ ᱥᱚᱠᱛᱚ ᱞᱟᱡᱟ ᱯᱟᱲᱟ ᱵᱩᱡᱷᱟᱹᱣ ᱠᱮᱜ ᱟᱭ ᱦᱟᱴ ᱠᱷᱚᱱ ᱦᱮᱡ ᱨᱩᱣᱟᱹᱲ ᱠᱟᱛᱮ ᱨᱟᱢᱚ ᱥᱟᱫᱟ ᱯᱚᱛᱚᱨ ᱡᱷᱩᱞᱟᱹ ᱛᱟᱪᱷᱲᱟᱣ ᱜᱤᱰᱤ ᱠᱟᱜ ᱟᱭ ᱟᱨ ᱡᱚᱦᱟᱨᱮ ᱪᱟᱹᱯᱩ ᱠᱟᱛᱮ ᱫᱩᱲᱩᱵ ᱛᱷᱤᱨᱩᱜ ᱟᱭ ᱵᱩᱜᱤ ᱛᱚᱨᱟ ᱜᱩᱱᱤ ᱵᱷᱟᱹᱵᱤᱛᱚᱜ ᱟᱭ ᱪᱮᱫ ᱞᱮᱠᱟ ᱦᱚᱯᱚᱱ ᱦᱚᱯᱚᱱ ᱨᱚᱲ ᱨᱩᱦᱤᱫ ᱠᱷᱟᱹᱛᱤᱨ ᱟᱡᱤᱡ ᱦᱚᱯᱚᱱ ᱢᱚᱦᱚᱱ ᱥᱩᱨ ᱜᱮ ᱵᱟᱭ ᱥᱩᱨᱩᱜ ᱠᱟᱱᱟ ᱟᱡ ᱴᱷᱮᱱ ᱛᱮᱦᱮᱧ ᱫᱚᱠᱟᱱ ᱨᱮᱦᱚᱸ ᱩᱱᱟᱹᱜ ᱦᱚᱲ ᱥᱟᱢᱟᱝ ᱨᱮ ᱞᱟᱡᱟ ᱯᱟᱲᱟ ᱚᱪᱚᱭᱮᱱᱟᱭ ᱟᱡ ᱫᱚ ᱫᱩᱥᱨᱟᱹ ᱚᱱᱟ ᱴᱷᱟᱶ ᱪᱮᱠᱟᱛᱮ ᱪᱟᱞᱟᱣ ᱫᱟᱲᱮᱭᱟᱜ ᱟᱭ ᱩᱱ ᱡᱚᱦᱚᱜ ᱟᱡ ᱵᱟᱹᱦᱩ ᱟᱡ ᱥᱩᱨ ᱛᱮ ᱦᱤᱡᱩᱜ ᱟᱭ ᱟᱨ ᱠᱩᱞᱤ ᱮᱭᱟᱭ ᱪᱮᱫ ᱠᱷᱟᱹᱛᱤᱨ ᱢᱚᱱᱮ ᱢᱚᱨᱚᱡ ᱠᱟᱛᱮ ᱟᱹᱲᱤᱥᱚᱜ ᱠᱟᱱᱟᱭ ᱢᱮᱱᱛᱮ ᱮᱱᱠᱷᱟᱱ ᱨᱟᱢᱩ ᱞᱟᱹᱭᱟᱭ ᱟᱡ ᱥᱟᱶ ᱦᱟᱴ ᱨᱮ ᱪᱮᱫ ᱜᱷᱚᱴᱱᱟ ᱜᱷᱚᱴᱟᱣ ᱮᱱᱟ ᱟᱨᱦᱚᱸ ᱢᱮᱱᱟᱭ ᱤᱧ ᱢᱟ ᱦᱚᱲᱟᱜ ᱵᱮᱥᱚᱜ ᱞᱟᱹᱜᱤᱫ ᱱᱟᱯᱟᱭ ᱠᱟᱛᱷᱟ ᱠᱚᱜᱤᱧ ᱢᱮᱱᱟ ᱚᱱᱟ ᱛᱮᱦᱚᱸ ᱦᱚᱲ ᱠᱚ ᱟᱹᱲᱤᱥᱚᱜᱼᱟ ᱨᱟᱹᱜᱤᱭᱟᱹᱧᱟ ᱠᱚ ᱪᱮᱫ ᱤᱧ ᱪᱤᱠᱟᱹᱭᱟ ᱨᱟᱢᱩᱣᱟᱜ ᱠᱟᱛᱷᱟ ᱟᱸᱡᱚᱢ ᱠᱟᱛᱮ ᱟᱡ ᱵᱟᱹᱦᱩ ᱞᱟᱸᱫᱟ ᱧᱚᱜᱟᱭ ᱟᱨ ᱢᱮᱱᱟᱭ ᱡᱟᱦᱟᱸ ᱛᱤᱱ ᱨᱮ ᱡᱟᱦᱟᱸ ᱨᱮᱜᱮ ᱦᱚᱲᱟᱜ ᱠᱟᱹᱢᱤ ᱪᱮ ᱨᱚᱲ ᱛᱮ ᱟᱹᱲᱤᱥᱚᱜ ᱟᱢ ᱨᱟᱹᱜᱤᱢ ᱵᱩᱡᱷᱟᱹᱣ ᱠᱷᱟᱱ ᱨᱚᱲ ᱞᱟᱹᱜᱤᱫ ᱟᱞᱟᱝ ᱟᱞᱚᱢ ᱩᱞᱴᱟᱹᱣᱟ ᱟᱢᱟᱜ ᱥᱟᱦᱮᱸᱫ ᱪᱮᱛᱟᱱ ᱨᱮ ᱫᱷᱮᱭᱟᱱ ᱛᱟᱢ ᱵᱷᱮᱭᱟᱬ ᱢᱮ ᱦᱩᱭ ᱫᱟᱲᱮᱭᱟᱜ ᱠᱷᱟᱱ ᱫᱟᱜ ᱠᱟᱹᱴᱤᱡ ᱧᱩ ᱧᱚᱜᱽ ᱢᱮ ᱧᱮᱞ ᱢᱮ ᱦᱟᱸᱜ ᱵᱟᱹᱭ ᱵᱟᱹᱭ ᱛᱮ ᱟᱢᱟᱜ ᱡᱟᱦᱟᱸ ᱥᱚᱢᱚᱥᱭᱟ ᱢᱮᱱᱟᱜᱼᱟ ᱚᱱᱟ ᱥᱚᱞᱦᱮᱜᱼᱟ ᱨᱟᱢᱚ ᱦᱚᱭᱨᱟᱱ ᱪᱟᱵᱟ ᱠᱚᱜᱼᱟᱭ ᱡᱟᱞᱟ ᱨᱮ ᱛᱟᱦᱮᱱ ᱠᱷᱟᱹᱛᱤᱨ ᱟᱡ ᱵᱟᱹᱦᱩᱣᱟᱜ ᱠᱟᱛᱷᱟ ᱟᱸᱡᱚᱢ ᱞᱟᱹᱜᱤᱫ ᱢᱚᱱᱮ ᱢᱩᱠᱨᱩᱲᱟᱭ ᱡᱟᱦᱟᱸ ᱡᱟᱦᱟᱸ ᱛᱤᱱ ᱨᱮ ᱨᱟᱹᱜᱤ ᱦᱮᱡ ᱟᱭᱟ ᱢᱚᱱᱮ ᱨᱮ ᱵᱟᱝ ᱡᱚᱵᱟᱵ ᱨᱩᱣᱟᱹᱲ ᱠᱟᱛᱮ ᱛᱷᱤᱨ ᱛᱟᱦᱮᱱ ᱞᱟᱹᱜᱤᱫ ᱨᱤᱠᱟᱹᱭᱟᱭ ᱫᱤᱱ ᱫᱤᱱ ᱛᱮ ᱟᱡᱟᱜ ᱥᱚᱵᱷᱟᱵ ᱨᱮ ᱟᱹᱨᱩᱯᱷᱮᱨᱟᱣ ᱦᱤᱡᱩᱜᱼᱟ ᱡᱟᱦᱟᱸ ᱫᱚ ᱥᱟᱹᱭ ᱵᱷᱟᱹᱭ ᱯᱮᱲᱟ ᱦᱚᱲ ᱟᱨ ᱚᱲᱟᱜ ᱦᱚᱲ ᱠᱚᱦᱚᱸ ᱢᱮᱫ ᱛᱮᱠᱚ ᱧᱮᱞ ᱧᱟᱢᱟ ᱢᱤᱫ ᱫᱤᱱ ᱦᱤᱞᱳᱜ ᱨᱟᱢᱚ ᱵᱟᱹᱫᱽ ᱨᱮ ᱠᱟᱹᱢᱤ ᱠᱟᱱ ᱛᱟᱦᱮᱱᱮ ᱟᱡ ᱵᱟᱹᱦᱩ ᱟᱹᱰᱤ ᱡᱚᱵᱚᱨ ᱠᱟᱛᱮ ᱢᱚᱦᱚᱱ ᱫᱟᱜ ᱤᱫᱤ ᱠᱟᱛᱮ ᱵᱷᱮᱡᱟ ᱠᱟᱭᱟᱭ ᱟᱡ ᱵᱟᱵᱟ ᱴᱷᱮᱱ ᱫᱮ ᱢᱟᱨ ᱤᱱ ᱦᱤᱞᱳᱜ ᱦᱚᱸ ᱢᱚᱦᱚᱱ ᱛᱚᱦᱚᱫᱚᱜ ᱟᱭ ᱟᱨ ᱟᱫᱷᱟ ᱫᱟᱜ ᱫᱚᱭ ᱦᱤᱨᱤᱡ ᱜᱚᱫ ᱠᱟᱜᱼᱟ ᱢᱚᱦᱚᱱ ᱟᱡ ᱵᱟᱵᱟ ᱮᱜᱮᱨ ᱮᱢᱟᱱᱟᱭ ᱢᱮᱱᱛᱮ ᱵᱩᱜᱤ ᱛᱟᱨᱟ ᱵᱚᱛᱚᱨᱚᱜ ᱟᱭ ᱤᱠᱷᱟᱹᱱ ᱱᱚᱣᱟ ᱧᱮᱞ ᱠᱟᱛᱮ ᱨᱟᱢᱚ ᱵᱟᱭ ᱨᱟᱹᱜᱤᱜᱼᱟ ᱵᱚᱨᱚᱝ ᱢᱩᱞᱩᱡ ᱢᱟᱪᱷᱟ ᱞᱟᱸᱫᱟ ᱧᱚᱜ ᱠᱟᱛᱮ ᱢᱮᱱᱟᱭ ᱪᱮᱫ ᱠᱟᱛᱷᱟ ᱦᱚᱸ ᱵᱟᱝ ᱠᱟᱱᱟ ᱵᱮᱴᱟ ᱵᱷᱩᱞ ᱫᱚ ᱡᱚᱛᱚ ᱦᱚᱲ ᱥᱟᱞᱟᱜ ᱜᱮ ᱦᱩᱭᱩᱜᱼᱟ ᱟᱡ ᱵᱟᱵᱟ ᱦᱟᱜ ᱱᱚᱣᱟ ᱠᱟᱛᱷᱟ ᱟᱸᱡᱚᱢ ᱠᱟᱛᱮ ᱢᱳᱦᱚᱱ ᱠᱩᱥᱤ ᱜᱚᱫᱚᱜ ᱟᱭ ᱟᱨ ᱫᱟᱹᱲ ᱪᱟᱞᱟᱣ ᱠᱟᱛᱮ ᱟᱡ ᱵᱟᱵᱟ ᱴᱷᱮᱱ ᱦᱟᱹᱨᱩᱵ ᱥᱟᱵ ᱜᱚᱫᱚᱜ ᱟᱭ ᱩᱱ ᱡᱷᱚᱜ ᱩᱛᱟᱹᱨ ᱨᱟᱢᱚ ᱟᱹᱭᱠᱟᱹᱣ ᱵᱩᱡᱷᱟᱹᱣ ᱵᱟᱰᱟᱭ ᱫᱟᱲᱮᱭᱟᱜ ᱟᱭ ᱢᱚᱱᱮ ᱨᱮ ᱨᱟᱹᱜᱤ ᱟᱹᱲᱤᱥ ᱮᱫᱨᱮ ᱵᱟᱢ ᱟᱹᱜᱩᱭ ᱠᱷᱟᱱ ᱛᱤᱱᱟᱹᱜ ᱥᱩᱠ ᱠᱩᱥᱤ ᱨᱟᱹᱥᱠᱟᱹ ᱧᱟᱢᱚᱜᱼᱟ ᱢᱮᱱᱛᱮ ᱨᱟᱹᱜᱤ ᱫᱚ ᱫᱩᱠ ᱟᱹᱜᱩᱭᱟᱭ ᱟᱨ ᱤᱠᱟᱹ ᱫᱚ ᱢᱚᱱᱮ ᱨᱮ ᱥᱟᱹᱱᱛᱤ ᱮᱢᱚᱜ ᱟᱭ ᱱᱚᱣᱟ ᱦᱩᱰᱤᱧ ᱢᱟᱪᱷᱟ ᱠᱷᱟᱴᱚ ᱠᱟᱹᱦᱱᱤ ᱠᱷᱚᱱᱟᱜ ᱱᱚᱣᱟ ᱜᱮ ᱥᱮᱪᱮᱫ ᱧᱟᱢᱚᱜᱼᱟ ᱱᱚᱣᱟ ᱠᱟᱹᱦᱱᱤ ᱡᱩᱫᱤ ᱱᱟᱥᱮᱱᱟᱜ ᱨᱮᱦᱚᱸ ᱵᱮᱥᱟ ᱮᱱᱠᱷᱟᱱ ᱞᱟᱭᱤᱠ ᱥᱮᱭᱟᱨ ᱠᱚᱢᱮᱱᱴ ᱥᱟᱶᱛᱮ ᱪᱮᱱᱮᱞ ᱥᱟᱵᱥᱠᱨᱟᱭᱤᱵ ᱛᱟᱨᱟ ᱠᱟᱜ ᱢᱟ ᱢᱮᱱᱛᱮ ᱱᱮᱦᱚᱨ ᱛᱟᱦᱮᱸᱭᱮᱱᱟ ᱚᱠᱛᱚ ᱠᱷᱮᱢᱟᱣ ᱠᱟᱛᱮ ᱵᱷᱤᱰᱤᱭᱳ ᱧᱮᱞ ᱟᱠᱟᱫ ᱠᱷᱟᱹᱛᱤᱨ ᱟᱭᱢᱟ ᱟᱭᱢᱟ ᱥᱟᱨᱦᱟᱣ